ᱡᱚᱦᱟᱨ ᱜᱮ ᱤᱧᱟᱹᱜ ᱧᱩᱛᱩᱢ ᱫᱚ ᱵᱤᱱᱚᱭ ᱢᱟᱱᱰᱤ ᱯᱩᱨᱵᱚ ᱵᱚᱨᱫᱷᱚᱢᱟᱱ ᱢᱤᱫᱴᱟᱝ ᱯᱟᱲᱦᱟᱣ ᱫᱚ ᱟᱭᱟᱜ ᱡᱟᱱᱟᱢ ᱟᱲᱟᱝ ᱠᱟᱱᱟ ᱟᱭᱟᱜ ᱤᱭᱟᱹ ᱠᱷᱚᱱᱟᱜ ᱡᱟᱱᱟᱢ ᱠᱷᱚᱱ ᱮ ᱨᱚᱲ ᱫᱟᱭ ᱚᱱᱟ ᱵᱷᱟᱥᱟ ᱛᱮᱫᱚ ᱟᱹᱰᱤ ᱞᱚᱜᱚᱱ ᱜᱮ ᱦᱩᱭᱩᱜᱼᱟ ᱟᱨ ᱵᱟᱝᱞᱟ ᱢᱤᱰᱤᱭᱟᱢ ᱫᱚ ᱚᱱᱟ ᱥᱟᱱᱛᱟᱲᱤ ᱢᱤᱰᱤᱭᱟᱢ ᱠᱷᱚᱱᱟᱜ ᱵᱟᱝᱞᱟ ᱢᱤᱰᱤᱭᱟᱢ ᱪᱮᱫ ᱛᱮ ᱠᱟᱹᱴᱤᱡ ᱥᱚᱢᱚᱭ ᱞᱟᱜᱟᱜ ᱠᱟᱱᱟ ᱟᱨ ᱫᱤᱥ ᱤᱭᱟᱹ ᱫᱚ ᱦᱩᱭᱩᱜ ᱠᱟᱱᱟ ᱚᱱᱟ ᱢᱤᱰᱤᱭᱟᱢ ᱯᱟᱲᱦᱟᱣ ᱞᱮᱱᱠᱷᱟᱱ ᱫᱚ ᱟᱡ ᱨᱮᱱ ᱵᱚᱸᱜᱟ ᱵᱩᱨᱩ ᱠᱚ ᱟᱫ ᱪᱟᱵᱟᱜᱼᱟ ᱟᱡ ᱵᱟᱭ ᱫᱤᱥᱟᱹ ᱫᱟᱲᱮ ᱟᱠᱚᱣᱟᱭ ᱡᱩᱫᱤ ᱥᱟᱱᱛᱟᱲᱤ ᱢᱤᱰᱤᱭᱟᱢ ᱨᱮ ᱯᱟᱲᱦᱟᱣ ᱞᱮᱱᱠᱷᱟᱱ ᱩᱱᱤ ᱟᱡ ᱨᱮᱱ ᱵᱚᱸᱜᱟ ᱵᱩᱨᱩ ᱠᱚ ᱟᱭᱟᱜ ᱥᱚᱢᱟᱡᱽ ᱨᱮᱱ ᱡᱚᱛᱚ ᱱᱩᱠᱩ ᱤᱭᱟᱹ ᱥᱮᱬᱟ ᱫᱟᱲᱮᱭᱟᱜᱼᱟᱭ ᱟᱨ ᱵᱟᱝᱠᱷᱟᱱ ᱫᱚ ᱟᱵᱚ ᱱᱚᱣᱟ ᱵᱟᱨᱭᱟ ᱫᱚ ᱵᱟᱨᱭᱟ ᱢᱤᱫ ᱵᱟᱨᱭᱟ ᱯᱚᱭᱮᱱᱴ ᱤᱧ ᱞᱟᱹᱭ ᱠᱮᱫᱟ ᱢᱤᱫ ᱱᱟᱢᱵᱟᱨ ᱫᱚ ᱦᱩᱭᱩᱜ ᱠᱟᱱᱟ ᱵᱷᱟᱥᱟᱜᱚᱛᱚ ᱫᱤᱠ ᱫᱤᱭᱮ ᱟᱨ ᱫᱩᱭ ᱱᱟᱢᱵᱟᱨ ᱫᱚ ᱦᱩᱭᱩᱜ ᱠᱟᱱᱟ ᱟᱡ ᱨᱮᱱ ᱵᱚᱸᱜᱟ ᱵᱩᱨᱩ ᱥᱚᱢᱟᱡᱽ ᱟᱫ ᱪᱟᱵᱟᱭᱟᱭ ᱟᱨ ᱪᱟᱨ ᱱᱟᱢᱵᱟᱨ ᱫᱚ ᱦᱩᱭᱩᱜ ᱠᱟᱱᱟ ᱪᱟᱹᱠᱨᱤ ᱪᱟᱹᱠᱨᱤ ᱫᱚ ᱱᱚᱣᱟ ᱨᱮᱦᱚᱸ ᱧᱟᱢᱚᱜᱼᱟ ᱪᱟᱹᱠᱨᱤ ᱦᱟᱱᱮ ᱨᱮᱦᱚᱸ ᱧᱟᱢᱚᱜᱼᱟ ᱟᱫᱚ ᱢᱮᱱ ᱠᱟᱛᱷᱟ ᱦᱩᱭᱩᱜ ᱠᱟᱱᱟ ᱱᱤᱛᱚᱝ ᱟᱵᱚᱣᱟᱜ ᱢᱤᱰᱤᱭᱟ ᱜᱚᱴᱟ ᱜᱮ ᱪᱟᱞᱟᱜ ᱠᱟᱱᱟ ᱚᱱᱮ ᱫᱩ ᱦᱟᱡᱟᱨ ᱛᱤᱱ ᱥᱟᱞᱮ ᱵᱷᱟᱥᱟ ᱟᱸᱜᱚᱪ ᱯᱚᱨ ᱵᱷᱟᱨᱚᱛ ᱫᱤᱥᱚᱢ ᱨᱮ ᱟᱭᱢᱟ ᱡᱟᱭᱜᱟ ᱨᱮ ᱛᱩᱱᱠᱷᱤ ᱛᱩᱱᱠᱷᱤ ᱛᱚᱞᱟᱥ ᱫᱚᱦᱚᱭ ᱛᱟᱵᱚᱱ ᱯᱮ ᱡᱮ ᱚᱠᱟᱨᱮ ᱯᱟᱲᱦᱟᱣ ᱦᱩᱭᱩᱜ ᱠᱟᱱᱟ ᱚᱠᱟ ᱠᱚᱞᱮᱡᱽ ᱨᱮ ᱦᱩᱭᱩᱜ ᱠᱟᱱᱟ ᱚᱠᱟ ᱵᱳᱴ ᱠᱚ ᱦᱩᱭᱩᱜ ᱠᱟᱱᱟ ᱟᱫᱚ ᱱᱚᱣᱟ ᱠᱚ ᱟᱫᱚ ᱵᱟᱵᱚᱱ ᱤᱭᱟᱹ ᱞᱮᱠᱷᱟᱱ ᱯᱟᱸᱡᱟ ᱞᱮᱠᱷᱟᱱ ᱡᱟᱦᱟᱸᱭ ᱟᱵᱚ ᱱᱩᱠᱩ ᱜᱤᱫᱽᱨᱟᱹ ᱟᱯᱟᱛ ᱠᱚ ᱢᱮᱱᱟᱜ ᱠᱚᱣᱟ ᱱᱚᱣᱟ ᱠᱚ ᱛᱩᱱᱠᱷᱤ ᱛᱚᱞᱟᱥ ᱠᱟᱛᱮ ᱱᱚᱣᱟ ᱡᱟᱭᱜᱟ ᱨᱮ ᱟᱵᱚ ᱨᱮᱱ ᱜᱤᱫᱽᱨᱟᱹ ᱠᱚ ᱵᱷᱮᱡᱟ ᱞᱟᱜᱟᱣ ᱵᱚᱱᱟ ᱟᱨ ᱵᱟᱝᱠᱷᱟᱱ ᱫᱚ ᱟᱵᱚᱣᱟᱜ ᱥᱚᱢᱟᱡᱽ ᱵᱟᱵᱚᱱ ᱥᱟᱵ ᱫᱟᱲᱮᱭᱟᱜᱼᱟ ᱡᱮ ᱵᱟᱝᱞᱟ ᱢᱤᱰᱤᱭᱟ ᱨᱮ ᱯᱟᱲᱦᱟᱣ ᱠᱟᱛᱮ ᱡᱮ ᱵᱟᱵᱚᱱ ᱞᱟᱵᱷᱚᱵᱟᱱ ᱠᱟᱱᱟ ᱚᱱᱠᱟᱱᱟᱜ ᱠᱟᱛᱷᱟ ᱫᱚ ᱵᱟᱝ ᱠᱟᱱᱟ ᱠᱤᱱᱛᱩ ᱟᱨᱚ ᱵᱚᱱ ᱞᱟᱵᱷᱚᱵᱟᱱᱚᱜᱼᱟ ᱡᱩᱫᱤ ᱱᱤᱡᱮᱨ ᱢᱟᱛᱨᱤ ᱵᱷᱟᱥᱟ ᱱᱚᱣᱟ ᱡᱟᱱᱟᱢ ᱟᱲᱟᱝ ᱛᱮ ᱡᱩᱫᱤᱢ ᱥᱮᱬᱟᱭᱟ ᱛᱟᱦᱚᱞᱮ ᱟᱹᱰᱤ ᱜᱟᱱ ᱟᱹᱰᱤ ᱞᱟᱦᱟᱜ ᱵᱚᱱ ᱞᱟᱦᱟ ᱪᱟᱞᱟᱣ ᱫᱟᱲᱮᱭᱟᱜᱼᱟ ᱢᱤᱰᱤᱭᱟᱢ ᱯᱟᱲᱦᱟᱣ ᱫᱚ ᱟᱭᱟᱜ ᱡᱟᱱᱟᱢ ᱟᱲᱟᱝ ᱠᱟᱱᱟ ᱟᱭᱟᱜ ᱤᱭᱟᱹ ᱠᱷᱚᱱᱟᱜ ᱡᱟᱱᱟᱢ ᱠᱷᱚᱱ ᱮ ᱨᱚᱲ ᱫᱟᱭ ᱚᱱᱟ ᱵᱷᱟᱥᱟ ᱛᱮᱫᱚ ᱟᱹᱰᱤ ᱞᱚᱜᱚᱱ ᱜᱮ ᱦᱩᱭᱩᱜᱼᱟ ᱟᱨ ᱵᱟᱝᱞᱟ ᱢᱤᱰᱤᱭᱟᱢ ᱫᱚ ᱚᱱᱟ ᱥᱟᱱᱛᱟᱲᱤ ᱢᱤᱰᱤᱭᱟᱢ ᱠᱷᱚᱱᱟᱜ ᱵᱟᱝᱞᱟ ᱢᱤᱰᱤᱭᱟᱢ ᱪᱮᱫ ᱛᱮ ᱠᱟᱹᱴᱤᱡ ᱥᱚᱢᱚᱭ ᱞᱟᱜᱟᱜ ᱠᱟᱱᱟ ᱟᱨ ᱤᱭᱟᱹ ᱫᱚ ᱦᱩᱭᱩᱜ ᱠᱟᱱᱟ ᱚᱱᱟ ᱢᱤᱰᱤᱭᱟᱢ ᱯᱟᱲᱦᱟᱣ ᱞᱮᱱᱠᱷᱟᱱ ᱫᱚ ᱟᱡ ᱨᱮᱱ ᱵᱚᱸᱜᱟ ᱵᱳᱨᱳ ᱠᱚ ᱟᱫ ᱪᱟᱵᱟᱜᱼᱟ ᱟᱡ ᱵᱟᱭ ᱫᱤᱥᱟᱹ ᱫᱟᱲᱮ ᱟᱠᱚᱣᱟ ᱡᱩᱫᱤ ᱥᱟᱱᱛᱟᱲᱤ ᱢᱤᱰᱤᱭᱟᱢ ᱨᱮ ᱯᱟᱲᱦᱟᱣ ᱞᱮᱱᱠᱷᱟᱱ ᱩᱱᱤ ᱟᱡ ᱨᱮᱱ ᱵᱚᱸᱜᱟ ᱵᱳᱨᱳ ᱠᱚ ᱟᱭᱟᱜ ᱥᱚᱢᱟᱡᱽ ᱨᱮᱱ ᱡᱚᱛᱚ ᱱᱩᱠᱩ ᱤᱭᱟᱹ ᱥᱮᱬᱟ ᱫᱟᱲᱮᱭᱟᱜ ᱟᱭ ᱟᱨ ᱵᱟᱝᱠᱷᱟᱱ ᱫᱚ ᱟᱵᱚ ᱱᱚᱣᱟ ᱵᱟᱨᱭᱟ ᱫᱚ ᱵᱟᱨᱭᱟ ᱢᱤᱫ ᱵᱟᱨᱭᱟ ᱯᱚᱭᱮᱱᱴᱤᱧ ᱞᱟᱹᱭ ᱠᱮᱫᱟ ᱢᱤᱫ ᱱᱟᱢᱵᱟᱨ ᱫᱚ ᱦᱩᱭᱩᱜ ᱠᱟᱱᱟ ᱵᱷᱟᱥᱟ ᱜᱚᱛᱚ ᱫᱤᱠ ᱫᱤᱭᱮ ᱟᱨ ᱫᱩᱭ ᱱᱚᱢᱵᱚᱨ ᱫᱚ ᱦᱩᱭᱩᱜ ᱠᱟᱱᱟ ᱟᱡ ᱨᱮᱱ ᱵᱚᱸᱜᱟ ᱵᱳᱨᱳ ᱥᱚᱢᱟᱡᱽ ᱟᱫ ᱪᱟᱵᱟᱭᱟᱭ ᱟᱨ ᱪᱟᱨ ᱱᱚᱢᱵᱚᱨ ᱫᱚ ᱦᱩᱭᱩᱜ ᱠᱟᱱᱟ ᱪᱟᱹᱠᱨᱤ ᱪᱟᱹᱠᱨᱤ ᱫᱚ ᱱᱚᱣᱟ ᱨᱮᱦᱚᱸ ᱧᱟᱢᱚᱜᱼᱟ ᱪᱟᱹᱠᱨᱤ ᱦᱟᱱᱮ ᱨᱮᱦᱚᱸ ᱧᱟᱢᱚᱜᱼᱟ ᱟᱫᱚ ᱢᱮᱱ ᱠᱟᱛᱷᱟ ᱦᱩᱭᱩᱜ ᱠᱟᱱᱟ ᱱᱤᱛᱚᱝ ᱟᱵᱚᱣᱟᱜ ᱢᱤᱰᱤᱭᱟ ᱜᱚᱴᱟ ᱜᱮ ᱪᱟᱞᱟᱜ ᱠᱟᱱᱟ ᱚᱱᱮ ᱫᱩ ᱦᱟᱡᱟᱨ ᱛᱤᱱ ᱥᱟᱞᱨᱮ ᱵᱷᱟᱥᱟ ᱟᱸᱜᱚᱪ ᱯᱚᱨ ᱵᱷᱟᱨᱚᱛ ᱫᱤᱥᱚᱢ ᱨᱮ ᱟᱭᱢᱟ ᱡᱟᱭᱜᱟ ᱨᱮ ᱛᱩᱱᱠᱷᱤ ᱛᱩᱱᱠᱷᱤ ᱛᱚᱞᱟᱥ ᱫᱚᱦᱚᱭ ᱛᱟᱵᱚᱱ ᱯᱮ ᱡᱮ ᱚᱠᱟᱨᱮ ᱯᱟᱲᱦᱟᱣ ᱦᱩᱭᱩᱜ ᱠᱟᱱᱟ ᱚᱠᱟ ᱠᱚᱞᱮᱡᱽ ᱨᱮ ᱦᱩᱭᱩᱜ ᱠᱟᱱᱟ ᱚᱠᱟ ᱵᱳᱴ ᱠᱚ ᱦᱩᱭᱩᱜ ᱠᱟᱱᱟ ᱟᱫᱚ ᱱᱚᱣᱟ ᱠᱚ ᱟᱫᱚ ᱵᱟᱵᱚᱱ ᱤᱭᱟᱹ ᱞᱮᱠᱷᱟᱱ ᱯᱟᱸᱡᱟ ᱞᱮᱠᱷᱟᱱ ᱡᱟᱦᱟᱸᱭ ᱟᱵᱚ ᱱᱩᱠᱩ ᱜᱤᱫᱽᱨᱟᱹ ᱟᱯᱟᱛ ᱠᱚ ᱢᱮᱱᱟᱜ ᱠᱚᱣᱟ ᱱᱚᱣᱟ ᱠᱚ ᱛᱩᱱᱠᱷᱤ ᱛᱚᱞᱟᱥ ᱠᱟᱛᱮ ᱱᱚᱣᱟ ᱡᱟᱭᱜᱟ ᱨᱮ ᱟᱵᱚ ᱨᱮᱱ ᱜᱤᱫᱽᱨᱟᱹ ᱠᱚ ᱵᱷᱮᱡᱟ ᱞᱟᱜᱟᱣ ᱵᱚᱱᱟ ᱟᱨ ᱵᱟᱝᱠᱷᱟᱱ ᱫᱚ ᱟᱵᱚᱣᱟᱜ ᱥᱚᱢᱟᱡᱽ ᱵᱟᱵᱚᱱ ᱥᱟᱶ ᱫᱟᱲᱮᱭᱟᱜᱼᱟ ᱡᱮ ᱵᱟᱝᱞᱟ ᱢᱤᱰᱤᱭᱟ ᱨᱮ ᱯᱟᱲᱦᱟᱣ ᱠᱟᱛᱮ ᱡᱮ ᱵᱟᱵᱚᱱ ᱞᱟᱵᱷᱚᱵᱟᱱ ᱠᱟᱱᱟ ᱚᱱᱟ ᱠᱟᱛᱷᱟ ᱫᱚ ᱵᱟᱝ ᱠᱟᱱᱟ ᱠᱤᱱᱛᱩ ᱟᱨᱚ ᱵᱚᱱ ᱞᱟᱵᱷᱚᱵᱟᱱᱚᱜᱼᱟ ᱡᱩᱫᱤ ᱱᱤᱡᱮᱨ ᱢᱟᱛᱨᱤ ᱵᱷᱟᱥᱟ ᱱᱚᱣᱟ ᱡᱟᱱᱟᱢ ᱟᱲᱟᱝ ᱛᱮ ᱡᱩᱫᱤᱢ ᱥᱮᱬᱟᱭᱟ ᱛᱟᱦᱚᱞᱮ ᱟᱹᱰᱤᱜᱟᱱ ᱟᱹᱰᱤ ᱞᱟᱦᱟᱜ ᱵᱚᱱ ᱞᱟᱦᱟ ᱪᱟᱞᱟᱣ ᱫᱟᱲᱮᱭᱟᱜᱼᱟ ᱢᱟ ᱮᱱᱠᱷᱟᱱ ᱱᱚᱝᱠᱟ ᱞᱟᱹᱭ ᱠᱟᱛᱮ ᱱᱚᱰᱮ ᱢᱩᱪᱟᱹᱫ ᱫᱟᱭ ᱡᱚᱦᱟᱨ ᱜᱮ ᱢᱮᱱᱟᱜᱼᱟ ᱡᱮᱢᱚᱱ ᱥᱟᱱᱛᱟᱲᱤ ᱢᱤᱰᱤᱭᱟᱢ ᱛᱮᱢ ᱯᱟᱲᱦᱟᱣ ᱞᱮᱱᱠᱷᱟᱱ ᱡᱮ ᱪᱟᱹᱠᱨᱤ ᱧᱟᱢᱚᱜᱼᱟ ᱪᱟᱹᱠᱨᱤ ᱦᱚᱸ ᱵᱟᱝ ᱧᱟᱢᱚᱜᱼᱟ ᱱᱚᱝᱠᱟᱱᱟᱜ ᱠᱟᱛᱷᱟ ᱦᱚᱸ ᱵᱟᱹᱱᱩᱜᱼᱟ ᱡᱮ ᱪᱟᱹᱠᱨᱤ ᱵᱟᱝ ᱧᱟᱢᱚᱜᱼᱟ ᱧᱟᱢᱚᱜᱼᱟ ᱢᱮᱱᱠᱷᱟᱱ ᱟᱨ ᱟᱢᱟᱜ ᱡᱟᱦᱟᱸ ᱢᱤᱰᱤᱭᱟ ᱨᱮᱢ ᱯᱟᱲᱦᱟᱜᱼᱟ ᱚᱱᱟ ᱢᱤᱰᱤᱭᱟ ᱚᱱᱟ ᱡᱟᱹᱛᱤᱭᱟᱜ ᱥᱚᱢᱟᱡᱽ ᱨᱮᱱᱟᱜ ᱮᱢ ᱨᱟᱭ ᱞᱟᱠᱪᱟᱨ ᱠᱚ ᱥᱟᱝᱥᱠᱨᱤᱛᱤᱠ ᱠᱚ ᱚᱱᱟ ᱠᱚᱢ ᱵᱟᱰᱟᱭ ᱧᱟᱢᱟ ᱡᱮᱢᱚᱱ ᱵᱟᱝᱞᱟ ᱢᱤᱰᱤᱭᱟᱢ ᱯᱟᱲᱦᱟᱣ ᱞᱮᱱᱠᱷᱟᱱ ᱫᱚ ᱵᱟᱝᱞᱟ ᱢᱤᱰᱤᱭᱟᱢ ᱨᱮᱱᱟᱜ ᱥᱟᱝᱥᱠᱨᱤᱛᱤ ᱡᱟᱦᱟᱸ ᱠᱚ ᱢᱮᱱᱟᱜᱼᱟ ᱱᱚᱣᱟ ᱠᱚᱢ ᱵᱩᱡᱷᱟᱹᱣ ᱧᱟᱢᱟ ᱩᱱᱠᱩᱣᱟᱜ ᱵᱚᱸᱜᱟ ᱵᱩᱨᱩ ᱠᱚᱢ ᱵᱩᱡᱷᱟᱹᱣ ᱧᱟᱢᱟ ᱟᱨ ᱡᱩᱫᱤ ᱥᱟᱱᱛᱟᱲ ᱢᱤᱰᱤᱭᱟᱢ ᱯᱟᱲᱦᱟᱣ ᱞᱮᱱᱠᱷᱟᱱ ᱛᱟᱦᱞᱮ ᱥᱟᱱᱛᱟᱲᱟᱜ ᱮᱢ ᱵᱩᱡᱷᱟᱹᱣ ᱧᱟᱢᱟ ᱥᱟᱱᱛᱟᱲᱟᱜ ᱵᱚᱸᱜᱟ ᱵᱩᱨᱩ ᱠᱚ ᱮᱢ ᱵᱩᱡᱷᱟᱹᱣ ᱧᱟᱢᱟ ᱠᱤᱱᱛᱩ ᱟᱵᱚ ᱫᱚᱵᱚᱱ ᱱᱚᱝᱠᱟᱭᱮᱱᱟ ᱟᱵᱚ ᱥᱟᱱᱛᱟᱲ ᱠᱟᱱᱟ ᱵᱚᱱ ᱠᱤᱱᱛᱩ ᱯᱟᱲᱦᱟᱜ ᱠᱟᱱᱟ ᱵᱚᱱ ᱤᱝᱞᱤᱥ ᱢᱤᱰᱤᱭᱟᱢ ᱨᱮ ᱵᱟᱝᱞᱟ ᱢᱤᱰᱤᱭᱟᱢ ᱨᱮ ᱯᱟᱲᱦᱟᱜ ᱠᱟᱱᱟ ᱵᱚᱱ ᱠᱤᱱᱛᱩ ᱟᱵᱚᱣᱟᱜ ᱥᱚᱢᱟᱡᱽ ᱨᱟᱭᱟᱜ ᱞᱟᱠᱪᱟᱨ ᱠᱚ ᱦᱤᱲᱤᱧ ᱪᱟᱵᱟᱭᱮᱫᱟ ᱵᱟᱠᱷᱟᱡ ᱫᱚ ᱵᱷᱟᱨᱚᱛ ᱫᱤᱥᱚᱢ ᱨᱮ ᱟᱵᱚ ᱥᱟᱱᱛᱟᱲ ᱟᱹᱰᱤ ᱟᱭᱢᱟ ᱦᱚᱲ ᱢᱮᱱᱟᱜ ᱠᱚᱣᱟ ᱠᱤᱱᱛᱩ ᱱᱩᱠᱩ ᱫᱚ ᱦᱟᱹᱱᱠᱩ ᱪᱟᱹᱠᱨᱤ ᱥᱮᱫ ᱠᱚ ᱞᱳᱵᱷ ᱠᱟᱫᱟ ᱠᱚ ᱡᱮ ᱩᱱᱤ ᱯᱟᱲᱦᱟᱣ ᱞᱮᱠᱷᱟᱱ ᱪᱟᱹᱠᱨᱤ ᱧᱟᱢᱟᱭ ᱡᱮ ᱩᱱᱤᱭᱟᱜ ᱯᱨᱚᱠᱤᱛᱚ ᱜᱮᱭᱟᱱ ᱟᱭᱟᱜ ᱡᱮ ᱥᱟᱱᱛᱟᱲᱤ ᱠᱟᱱᱟᱭ ᱥᱟᱱᱛᱟᱲ ᱠᱟᱱᱟᱭ ᱟᱭᱟᱜ ᱥᱚᱢᱟᱡᱽ ᱨᱮᱱᱟᱜ ᱡᱟᱦᱟᱸ ᱜᱮᱭᱟᱱ ᱚᱸᱰᱮ ᱫᱚ ᱮᱴᱟᱜ ᱢᱤᱰᱤᱭᱟᱢ ᱨᱮᱫᱚ ᱵᱟᱭ ᱧᱟᱢᱟᱭ ᱡᱩᱫᱤ ᱵᱟᱝᱞᱟ ᱢᱤᱰᱤᱭᱟᱢ ᱛᱮ ᱧᱟᱢ ᱞᱮᱠᱷᱟᱱ ᱛᱟᱦᱚᱞᱮ ᱦᱤᱱᱫᱩ ᱠᱚᱣᱟᱜ ᱥᱚᱢᱚᱥᱛᱚ ᱠᱤᱪᱷᱩ ᱩᱱᱤ ᱧᱟᱢᱟᱭ ᱟᱨ ᱩᱱᱤ ᱫᱚ ᱵᱩᱡᱷᱟᱹᱣ ᱵᱟᱝ ᱜᱟᱱᱚᱜᱼᱟ ᱟᱫᱚ ᱟᱵᱚ ᱨᱮᱱ ᱡᱮ ᱵᱟᱝᱞᱟ ᱛᱮᱠᱚ ᱯᱟᱲᱦᱟᱣᱮᱱ ᱛᱮ ᱤᱝᱞᱤᱥ ᱛᱮᱠᱚ ᱯᱟᱲᱦᱟᱣᱱᱟ ᱟᱨ ᱠᱚ ᱞᱟᱹᱭᱫᱟ ᱥᱚᱢᱟᱡᱽ ᱟᱫᱚ ᱪᱤᱠᱟᱹᱛᱮ ᱩᱱᱤ ᱫᱚ ᱞᱟᱹᱭᱟᱭ ᱛᱤᱥᱟ ᱡᱮ ᱵᱟᱦᱟ ᱯᱚᱨᱚᱵᱽ ᱦᱩᱭᱩᱜᱼᱟ ᱩᱱᱤ ᱫᱚ ᱚᱱᱟ ᱵᱟᱭ ᱧᱟᱢ ᱫᱟᱭ ᱢᱚᱪᱟ ᱛᱮᱜᱮ ᱞᱟᱹᱭ ᱞᱟᱹᱭᱫᱟᱭ ᱡᱮ ᱦᱮᱸ ᱱᱚᱣᱟ ᱫᱚ ᱵᱟᱹᱵᱩ ᱦᱮᱸ ᱯᱷᱟᱹᱜᱩᱱ ᱵᱚᱸᱜᱟ ᱠᱩᱱᱟᱹᱢᱤ ᱨᱮ ᱵᱟᱦᱟ ᱦᱩᱭᱩᱜᱼᱟ ᱟᱫᱚ ᱵᱟᱦᱟ ᱫᱚ ᱟᱫᱚ ᱟᱹᱛᱩ ᱟᱹᱛᱩ ᱴᱚᱞᱟ ᱨᱮ

ᱟᱫᱚ ᱤᱱᱟᱹ ᱠᱷᱟᱹᱛᱤᱨ ᱛᱮ ᱟᱵᱚ ᱫᱚ ᱥᱩᱫᱷᱩ ᱯᱟᱲᱦᱟᱣ ᱠᱷᱚᱡ ᱪᱟᱹᱠᱨᱤ ᱥᱮᱫ ᱨᱮ ᱟᱵᱚ ᱞᱚᱠᱠᱷᱚ ᱛᱟᱵᱚᱱ ᱠᱤᱱᱛᱩ ᱯᱟᱲᱦᱟᱣ ᱨᱮ ᱡᱟᱦᱟᱸ ᱜᱮᱭᱟᱱ ᱡᱟᱦᱟᱸ ᱫᱚ ᱢᱟᱹᱱᱢᱤ ᱢᱤᱫᱴᱮᱱ ᱛᱮᱭᱟᱨᱚᱜ ᱟᱭ ᱟᱭᱟᱜ ᱥᱚᱢᱟᱡᱽ ᱠᱨᱤᱥᱴᱤ ᱠᱟᱨ ᱟᱡ ᱵᱚᱸᱜᱟ ᱵᱩᱨᱩ ᱦᱟᱯᱲᱟᱢ ᱠᱚ ᱧᱟᱢ ᱠᱚᱣᱟᱭ ᱱᱚᱝᱠᱟᱱᱟᱜ ᱡᱟᱭᱜᱟ ᱫᱚ ᱟᱵᱚ ᱫᱚ ᱡᱟᱦᱟᱸ ᱢᱤᱰᱤᱭᱟᱢ ᱡᱟᱦᱟᱸ ᱥᱚᱢᱟᱡᱽ ᱨᱮᱱ ᱠᱟᱱᱟᱢ ᱚᱱᱟ ᱢᱤᱰᱤᱭᱟ ᱨᱮ ᱯᱟᱲᱦᱟᱣ ᱫᱚ ᱡᱟᱹᱨᱩᱲ ᱠᱟᱱ ᱜᱮᱭᱟ ᱡᱮᱢᱚᱱ ᱱᱩᱠᱩ ᱦᱮᱱᱟᱜ ᱠᱚᱣᱟ ᱢᱩᱥᱞᱟᱹ ᱠᱚ

ᱟᱭᱢᱟ ᱞᱮᱠᱟ ᱩᱱᱤ ᱠᱚ ᱦᱟᱨᱟ ᱵᱩᱨᱩᱜ ᱠᱟᱱᱟ ᱠᱚ ᱫᱷᱚᱨᱚᱢ ᱞᱮᱠᱟ ᱛᱮᱜᱮ